ᱡᱚᱦᱟᱨ ᱥᱟᱱᱟᱢ ᱠᱚᱜᱮ ᱥᱟᱹᱜᱩᱱ ᱫᱟᱨᱟᱢᱮᱫ ᱯᱮᱭᱟᱹᱧ ᱥᱚᱱᱟ ᱢᱤᱨᱩ ᱤᱭᱩᱴᱩᱵᱽ ᱪᱮᱱᱮᱞ ᱨᱮ ᱛᱚᱵᱮ ᱵᱚᱭᱦᱟ ᱠᱚ ᱛᱮᱦᱮᱧᱟᱜ ᱱᱚᱣᱟ ᱵᱷᱤᱰᱤᱭᱳ ᱨᱮᱵᱚᱱ ᱵᱟᱰᱟᱭ ᱫᱟᱲᱮᱭᱟᱜ ᱡᱮ ᱤᱭᱩᱴᱩᱵᱽ ᱛᱷᱟᱢᱱᱮᱞ ᱟᱵᱚ ᱚᱠᱟ ᱞᱮᱠᱟ ᱵᱚᱱ ᱵᱮᱱᱟᱣᱟ ᱤᱭᱩᱴᱩᱵᱽ ᱛᱷᱟᱢᱱᱮᱞ ᱫᱚ ᱵᱷᱤᱰᱤᱭᱳ ᱨᱮᱱᱟᱜ ᱮᱛᱚᱦᱚᱵ ᱨᱮ ᱡᱟᱦᱟᱸ ᱯᱳᱥᱴᱟᱨ ᱞᱮᱠᱟᱛᱮ ᱚᱞ ᱠᱚᱵᱚᱱ ᱮᱰᱟ ᱯᱷᱳᱴᱳ ᱠᱚ ᱱᱚᱣᱟ ᱦᱩᱭᱱᱟ ᱛᱷᱟᱢᱱᱮᱞ ᱚᱱᱟ ᱞᱟᱹᱜᱤᱫ ᱛᱮ ᱢᱤᱫᱴᱟᱝ ᱮᱯᱞᱤᱠᱮᱥᱚᱱ ᱤᱱᱥᱴᱚᱞ ᱦᱩᱭ ᱟᱵᱚᱱᱟ ᱚᱱᱟ ᱫᱚ ᱦᱩᱭᱱᱟ ᱯᱤᱠᱥᱮᱞ ᱞᱮᱵᱽ ᱱᱚᱣᱟ ᱯᱞᱮ ᱥᱴᱳᱨ ᱨᱮ ᱥᱮᱱ ᱠᱟᱛᱮᱫ ᱥᱟᱨᱪᱤᱝ ᱞᱮᱠᱷᱟᱱ ᱵᱚ ᱦᱤᱡᱩᱜᱼᱟ ᱟᱨ ᱵᱚ ᱤᱱᱥᱴᱚᱞᱟ

ᱱᱩᱠᱩ ᱫᱚ ᱢᱤ ᱢᱤᱫᱴᱟᱝ ᱥᱟᱭᱤᱡᱽ ᱠᱟᱱᱟ ᱠᱚ ᱟᱵᱚ ᱱᱤᱛᱚᱜ ᱤᱭᱩᱴᱩᱵᱽ ᱛᱷᱟᱢᱱᱮᱞ ᱵᱮᱱᱟᱣ ᱞᱟᱹᱜᱤᱫ ᱛᱮ ᱱᱚᱣᱟ ᱤᱭᱩᱴᱩᱵᱽ ᱛᱷᱟᱢᱱᱮᱞ ᱵᱚᱱ ᱥᱤᱞᱮᱠᱴᱟ ᱱᱚᱣᱟ ᱨᱮᱱᱟᱝ ᱥᱟᱭᱤᱡᱽ ᱦᱩᱭᱱᱟ ᱵᱟᱨᱚᱥᱚ ᱟᱥᱤ ᱤᱱᱴᱩ ᱥᱟᱛᱥᱚ ᱵᱤᱥ ᱟᱨ ᱵᱚ ᱳᱠᱮ ᱠᱟᱜᱼᱟ ᱱᱤᱛᱚᱝ ᱟᱵᱚ ᱱᱤᱭᱟᱹ ᱞᱮᱭᱟᱨ ᱵᱚᱱ ᱥᱮᱱᱚᱜᱼᱟ ᱟᱨ ᱠᱞᱚᱨ ᱨᱮᱵᱚᱱ ᱥᱮᱱᱚᱜᱼᱟ ᱱᱚᱜᱼᱚᱭ ᱡᱮ ᱚᱯᱥᱚᱱ ᱵᱟᱨᱭᱟ ᱦᱮᱡ ᱮᱱᱟ ᱠᱞᱚᱨ ᱟᱨ ᱜᱨᱮᱰᱤᱭᱮᱱᱴ ᱱᱤᱛᱚᱜ ᱜᱨᱮᱰᱤᱭᱮᱱᱴ ᱨᱮᱭᱟᱜ ᱵᱚᱱ ᱧᱮᱞᱟ ᱱᱚᱛᱮᱧ ᱦᱤᱡᱩᱜᱼᱟ ᱱᱚᱰᱮ ᱠᱷᱚᱡ ᱠᱚᱞᱚᱨᱤᱧ ᱥᱤᱞᱮᱠᱴᱟ ᱱᱤᱭᱟᱹ ᱠᱚᱞᱚᱨᱤᱧ ᱥᱤᱞᱮᱠᱴ ᱮᱜᱼᱟ ᱟᱨᱦᱚᱸ ᱡᱩᱫᱤ ᱱᱚᱰᱮ ᱠᱷᱚᱡ ᱠᱚᱞᱚᱨ ᱠᱚ ᱮᱰ ᱥᱟᱱᱟ ᱵᱚᱱᱟ ᱮᱱᱠᱷᱟᱱ ᱫᱚ ᱱᱤᱭᱟᱹ ᱯᱞᱟᱥ ᱨᱮᱵᱚᱱ ᱥᱮᱱᱚᱜᱼᱟ ᱟᱨᱦᱚᱸ ᱱᱤᱭᱟᱹ ᱯᱞᱟᱥ ᱨᱮᱵᱚᱱ ᱥᱮᱱᱚᱜᱼᱟ ᱟᱨ ᱱᱤᱭᱟᱹ ᱵᱚᱞᱴᱤᱝ ᱨᱮ ᱥᱮᱱ ᱠᱟᱛᱮ ᱱᱚᱜᱼᱚ ᱱᱚᱣᱟ ᱨᱟᱣᱩᱱᱰ ᱨᱮ ᱱᱚᱣᱟ ᱨᱟᱣᱩᱱᱰ ᱵᱚᱱ ᱟᱹᱪᱩᱨᱟ ᱱᱚᱰᱮ ᱠᱚᱞᱚᱨ ᱢᱮᱱᱟᱜᱼᱟ ᱱᱚᱰᱮ ᱠᱷᱚᱡ ᱚᱠᱟ ᱠᱚᱞᱚᱨ ᱵᱚ ᱠᱩᱥᱤᱭᱟᱜᱼᱟ ᱚᱱᱟ ᱵᱚ ᱥᱤᱞᱮᱠᱴᱟ ᱱᱚᱰᱮᱧ ᱥᱤᱞᱮᱠᱴ ᱮᱜᱼᱟ ᱟᱨᱤᱧ ᱳᱠᱮ ᱠᱮᱜᱼᱟ ᱱᱚᱰᱮ ᱟᱵᱚ ᱵᱷᱤᱰᱤᱭᱳ ᱨᱮᱱᱟᱜ ᱴᱟᱭᱴᱮᱞ ᱠᱚ ᱯᱷᱳᱴᱳ ᱠᱚᱵᱚᱱ ᱮᱰᱟ ᱛᱷᱟᱢᱵᱽᱱᱮᱞ ᱛᱤᱱᱟᱹᱜ ᱰᱤᱡᱟᱭᱤᱱ ᱵᱚ ᱵᱮᱱᱟᱣ ᱫᱟᱲᱮᱭᱟᱜᱼᱟ ᱚᱱᱟ ᱞᱟᱹᱜᱤᱫ ᱛᱮ ᱱᱚᱣᱟ ᱮ ᱨᱮᱵᱚᱱ ᱥᱮᱱᱚᱜᱼᱟ ᱱᱚᱣᱟ ᱴᱮᱠᱥᱴ ᱵᱚᱱ ᱥᱮᱱᱚᱜᱼᱟ ᱟᱨ ᱮᱰᱤᱴ ᱨᱮ ᱥᱮᱱ ᱠᱟᱛᱮ ᱱᱚᱰᱮᱧ ᱚᱞᱟ ᱭᱩᱴᱩᱵᱽ ᱛᱷᱟᱢᱱᱮᱞ ᱟᱨ ᱱᱚᱰᱮᱧ ᱚᱠᱮᱭᱟ ᱚᱠᱮ ᱛᱟᱭᱚᱢ ᱱᱩᱭ ᱱᱚᱛᱮ ᱵᱚᱱ ᱟᱹᱜᱩᱭᱟ ᱤᱱᱟᱹ ᱛᱟᱭᱚᱢ ᱟᱵᱚ ᱱᱚᱣᱟ ᱥᱟᱭᱤᱡᱽ ᱨᱮᱵᱚᱱ ᱥᱮᱱᱚᱜᱼᱟ ᱥᱟᱭᱤᱡᱽ ᱨᱮ ᱥᱮᱱ ᱠᱟᱛᱮ ᱥᱟᱭᱤᱡᱽ ᱛᱤᱱᱟᱹᱜ ᱵᱚᱱ ᱟᱹᱜᱩᱭᱟ ᱟᱨᱤᱧ ᱚᱠᱮ ᱠᱟᱜᱼᱟ ᱟᱨᱦᱚᱸ ᱤᱱᱟᱹ ᱛᱟᱭᱚᱢ ᱱᱚᱣᱟ ᱯᱷᱚᱸᱰ ᱨᱮᱵᱚᱱ ᱥᱮᱱᱚᱜᱼᱟ ᱱᱚᱰᱮ ᱯᱷᱚᱸᱰ ᱠᱷᱚᱡ ᱢᱤᱫ ᱱᱤᱭᱟᱹᱧ ᱥᱤᱞᱮᱠᱴᱟ ᱟᱨᱤᱧ ᱳᱠᱮ ᱠᱟᱜᱼᱟ ᱟᱨ ᱱᱚᱣᱟ ᱴᱮᱠᱥᱴ ᱨᱮ ᱟᱵᱚ ᱱᱚᱣᱟ ᱵᱮᱠᱜᱨᱟᱣᱩᱱᱰ ᱵᱚᱱ ᱞᱟᱜᱟᱣᱟ ᱱᱚᱰᱮ ᱵᱚ ᱮᱱᱟᱵᱚᱞᱟ ᱟᱨ ᱱᱚᱰᱮ ᱠᱷᱚᱡ ᱵᱮᱠᱜᱨᱟᱣᱩᱱᱰ ᱠᱞᱚᱨ ᱵᱚ ᱥᱤᱞᱮᱠᱴᱟ ᱵᱮᱠᱜᱨᱟᱣᱩᱱᱰ ᱨᱮ ᱱᱤᱭᱟᱹ ᱠᱟᱞᱟᱨ ᱤᱧ ᱥᱤᱞᱮᱠᱴ ᱮᱜᱼᱟ ᱟᱨ ᱞᱮᱯᱷᱴ ᱱᱚᱛᱮ ᱱᱤᱱᱟᱹᱜ ᱵᱚᱱ ᱯᱮᱰᱤᱝᱟ ᱨᱟᱭᱤᱴ ᱱᱤᱱᱟᱹᱜ ᱟᱨ ᱪᱮᱛᱟᱱ ᱥᱮᱱ ᱱᱤᱱᱟᱹᱜ ᱟᱨᱤᱧ ᱳᱠᱮ ᱠᱟᱜᱼᱟ ᱟᱨᱦᱚᱸ ᱡᱩᱫᱤ ᱱᱚᱰᱮ ᱴᱮᱠᱥᱴ ᱠᱚ ᱟᱨᱦᱚᱸ ᱵᱚᱱ ᱮᱰ ᱮᱱᱠᱷᱟᱱ ᱱᱤᱭᱟᱹ ᱯᱞᱟᱥ ᱨᱮᱵᱚᱱ ᱥᱮᱱᱚᱜᱼᱟ ᱯᱞᱟᱥ ᱨᱮ ᱥᱮᱱ ᱠᱟᱛᱮ ᱱᱚᱣᱟ ᱴᱮᱠᱥᱴ ᱨᱮᱵᱚᱱ ᱥᱮᱱᱚᱜᱼᱟ ᱟᱨ ᱱᱚᱣᱟ ᱮᱰᱤᱴ ᱨᱮ ᱥᱮᱱ ᱠᱟᱛᱮ ᱱᱚᱰᱮᱧ ᱚᱞᱟ ᱤᱱ ᱥᱟᱱᱛᱟᱲᱤ ᱟᱨᱤᱧ ᱳᱠᱮ ᱠᱟᱜᱼᱟ ᱟᱨ ᱱᱩᱭ ᱱᱚᱰᱮ ᱵᱚᱱ ᱟᱹᱜᱩᱭᱟ ᱟᱨ ᱱᱚᱣᱟ ᱨᱮᱦᱚᱸ ᱠᱟᱹᱴᱤᱡ ᱥᱟᱭᱤᱡᱽ ᱵᱚ ᱢᱟᱨᱟᱝᱮᱭᱟ ᱱᱩᱭ ᱱᱤᱱᱟᱹᱜ ᱵᱚᱱ ᱟᱹᱜᱩᱭᱟ ᱟᱨᱤᱧ ᱳᱠᱮ ᱠᱟᱜᱼᱟ ᱟᱨᱦᱚᱸ ᱱᱤᱭᱟᱹ ᱨᱮᱦᱚᱸ ᱯᱷᱚᱱᱴ ᱵᱚᱱ ᱵᱚᱫᱚᱞᱟ ᱯᱷᱚᱱᱴ ᱨᱮ ᱱᱤᱭᱟᱹᱧ ᱥᱤᱞᱮᱠᱴᱟ ᱟᱨᱤᱧ ᱳᱠᱮ ᱠᱮᱫᱼᱟ ᱱᱤᱭᱟᱹ ᱴᱮᱠᱥᱴ ᱨᱮᱦᱚᱸ ᱥᱴᱨᱚᱠ ᱵᱚᱱ ᱮᱢᱟ ᱟᱨ ᱱᱚᱰᱮ ᱵᱚᱱ ᱮᱱᱟ ᱵᱚᱞᱮ ᱥᱴᱨᱚᱠ ᱨᱮ ᱱᱩᱭ ᱠᱚᱞᱚᱨᱤᱧ ᱥᱤᱞᱮᱠᱴᱮᱭᱟ ᱟᱨ ᱱᱩᱭ ᱱᱤᱱᱟᱹᱜ ᱵᱚ ᱵᱟᱰᱟᱭᱟ ᱟᱨᱤᱧ ᱳᱠᱮ ᱠᱮᱫᱼᱟ ᱱᱤᱭᱟᱹ ᱴᱮᱠᱥᱴ ᱨᱮ ᱡᱩᱫᱤ ᱟᱵᱚ ᱵᱮᱠᱜᱨᱟᱣᱩᱱᱰ ᱮᱢ ᱥᱟᱱᱟ ᱵᱚᱱᱟ ᱮᱱᱠᱷᱟᱱ ᱫᱚ ᱱᱤᱭᱟᱹ ᱵᱮᱠᱜᱨᱟᱣᱩᱱᱰ ᱨᱮᱵᱚᱱ ᱥᱮᱱᱚᱜᱼᱟ ᱟᱨ ᱱᱚᱰᱮ ᱵᱚ ᱤᱱᱟᱵᱩᱞᱟ ᱵᱮᱠᱜᱨᱟᱣᱩᱱᱰ ᱨᱮ ᱟᱵᱚ ᱱᱤᱭᱟᱹ ᱠᱞᱚᱨᱤᱧ ᱥᱤᱞᱮᱠᱴᱟ ᱟᱨ ᱯᱮᱰᱤᱝ ᱱᱚᱛᱮ ᱱᱤᱱᱟᱹᱜ ᱵᱚᱱ ᱯᱮᱰᱤᱝᱟ ᱢᱩᱪᱟᱹᱫ ᱱᱚᱛᱮ ᱦᱚᱸ ᱱᱤᱱᱟᱹᱜ ᱟᱨᱤᱧ ᱳᱠᱮ ᱠᱟᱜᱼᱟ ᱱᱚᱣᱟ ᱠᱚᱨᱮ ᱟᱨᱦᱚᱸ ᱡᱩᱫᱤ ᱰᱤᱡᱟᱭᱤᱱ ᱥᱟᱱᱟ ᱵᱚᱱᱟ ᱮᱱᱠᱷᱟᱱ ᱫᱚ ᱯᱷᱳᱴᱳ ᱪᱮ ᱯᱤ ᱮᱱ ᱡᱤ ᱯᱷᱳᱴᱳ ᱠᱚᱵᱚ ᱮᱰ ᱫᱟᱲᱮᱭᱟᱜᱼᱟ ᱚᱱᱟ ᱞᱟᱹᱜᱤᱫ ᱛᱮ ᱱᱤᱭᱟᱹ ᱯᱞᱟᱥ ᱨᱮᱵᱚᱱ ᱥᱮᱱᱚᱜᱼᱟ ᱯᱞᱟᱥ ᱨᱮ ᱥᱮᱱ ᱠᱟᱛᱮ ᱜᱮᱞᱟᱨᱤ ᱠᱷᱚᱱ ᱠᱚᱯᱤᱨᱟᱭᱤᱴ ᱯᱷᱨᱤ ᱤᱢᱮᱡᱽ ᱤᱧ ᱥᱤᱞᱮᱠᱴᱟ ᱟᱨ ᱱᱚᱣᱟ ᱯᱷᱳᱴᱳ ᱥᱟᱭᱤᱡᱽ ᱦᱩᱰᱤᱧ ᱠᱟᱛᱮ ᱱᱚᱛᱮ ᱨᱮ ᱱᱚᱝᱠᱟ ᱵᱚ ᱮᱰ ᱠᱟᱜᱼᱟ ᱛᱚᱵᱮ ᱡᱚᱛᱚ ᱮᱰᱤᱴᱤᱝ ᱦᱩᱭᱮᱱ ᱛᱟᱭᱚᱢ ᱛᱮ ᱱᱚᱰᱮ ᱵᱚᱱ ᱥᱮᱱᱚᱜᱼᱟ ᱟᱨ ᱜᱮᱞᱟᱨᱤ ᱨᱮ ᱥᱮᱵᱷ ᱠᱟᱛᱮ ᱤᱭᱩᱴᱩᱵᱽ ᱵᱷᱤᱰᱤᱭᱳ ᱨᱮᱱᱟᱜ ᱛᱷᱟᱢᱱᱮᱞ ᱨᱮᱵᱚ ᱞᱟᱜᱟᱣ ᱫᱟᱲᱮᱭᱟᱜᱼᱟ ᱱᱚᱣᱟ ᱴᱮᱠ ᱵᱷᱤᱰᱤᱭᱳ ᱧᱮᱞ ᱠᱟᱛᱮ ᱟᱯᱮ ᱚᱠᱟ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱵᱚᱠᱥ ᱨᱮ ᱥᱮᱱ ᱠᱟᱛᱮ ᱟᱯᱮᱭᱟᱜ ᱫᱤᱥ ᱦᱩᱫᱤᱥ ᱚᱞ ᱯᱮ